ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱟᱢ ᱦᱚᱸ ᱠᱟᱱᱟᱢ ᱢᱟᱹᱱᱢᱤ ᱜᱮ, ᱤᱧ ᱦᱚᱸ ᱠᱟᱹᱱᱟᱹᱧ ᱢᱟᱹᱱᱢᱤ ᱜᱮ᱾ ᱤᱧᱟᱹᱜ ᱫᱚ ᱢᱮᱱᱟᱜ ᱛᱤᱧ ᱛᱮ, ᱛᱤ ᱛᱮ ᱥᱟᱵ ᱠᱟᱛᱮᱫ ᱤᱧ ᱞᱟᱲᱟᱣᱟ᱾ ᱟᱢᱟᱜ ᱫᱚ ᱵᱟᱹᱱᱩᱜ ᱛᱟᱢ ᱛᱮ, ᱛᱤ ᱠᱟᱹᱴᱩᱵ ᱮᱢ ᱠᱷᱳᱲᱟ᱾ ᱟᱨ ᱢᱤᱫ ᱫᱷᱟᱣ᱾ ᱟᱢ ᱦᱚᱸ ᱠᱟᱱᱟᱢ ᱢᱟᱹᱱᱢᱤ ᱜᱮ ᱤᱧ ᱦᱚᱸ ᱠᱟᱹᱱᱟᱹᱧ ᱢᱟᱹᱱᱢᱤ ᱜᱮ ᱤᱧᱟᱹᱜ ᱫᱚ ᱢᱮᱱᱟᱜ ᱛᱤᱧ ᱛᱮ ᱛᱤ ᱛᱮ ᱥᱟᱵ ᱠᱟᱛᱮᱫ ᱤᱧ ᱞᱟᱲᱟᱣᱟ ᱟᱢᱟᱜ ᱫᱚ ᱵᱟᱹᱱᱩᱜ ᱛᱟᱢ ᱛᱮ ᱛᱤ ᱠᱟᱹᱴᱩᱵ ᱮᱢ ᱠᱷᱳᱲᱟ ᱢᱟᱥᱮ ᱩᱭᱦᱟᱹᱨ ᱵᱷᱟᱵᱽᱱᱟ ᱠᱟᱛᱮᱫ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱢᱤᱫᱴᱟᱝ ᱠᱟᱛᱷᱟ ᱡᱮᱦᱮᱛᱩ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱧᱩᱢ ᱜᱟᱱᱚᱜ ᱞᱮᱠᱟᱱ ᱛᱮᱞᱟ ᱜᱮ ᱧᱩᱢ ᱛᱟᱵᱚᱱ ᱯᱮ ᱧᱩᱢ ᱵᱟᱝ ᱜᱟᱱᱚᱜ ᱞᱮᱠᱟᱱᱟᱜ ᱫᱚ ᱵᱟᱝ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵ ᱠᱟᱛᱟ ᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱟᱨᱟᱜ ᱜᱮ ᱤᱧ ᱛᱮᱜᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱴᱩᱛᱷ ᱵᱨᱟᱥ ᱵᱷᱤᱛᱤᱨ ᱠᱟᱛᱷᱟ ᱧᱮᱞ ᱛᱟᱵᱚᱱ ᱯᱮ ᱡᱷᱚᱛᱚ ᱦᱚᱲ ᱜᱮ ᱥᱮᱛᱟᱜ ᱨᱮ ᱵᱤᱨᱤᱫ ᱠᱟᱛᱮ ᱵᱚᱱ ᱫᱟᱹᱛᱟᱹᱱᱤ ᱯᱷᱟᱨᱪᱟᱜᱼᱟ ᱟᱫᱚ ᱡᱟᱦᱟᱸᱭ ᱠᱚᱣᱟᱜ ᱫᱚ ᱵᱨᱟᱥ ᱢᱮᱱᱟᱜᱼᱟ ᱩᱱᱠᱩ ᱫᱚ ᱛᱤ ᱛᱮ ᱥᱟᱵ ᱠᱟᱛᱮ ᱰᱟᱴᱟ ᱵᱚᱱ ᱥᱟᱯᱷᱟᱭᱟ ᱟᱨ ᱡᱟᱦᱟᱸᱭ ᱠᱚᱣᱟᱜ ᱫᱚ ᱵᱨᱟᱥ ᱵᱟᱹᱱᱩᱜᱼᱟ ᱩᱱᱠᱩ ᱫᱚ ᱛᱤ ᱠᱟᱹᱴᱩᱵ ᱛᱮᱜᱮ ᱵᱚᱱ ᱥᱟᱯᱷᱟᱭᱟ᱾